ᱟᱹᱰᱤᱜᱟᱱ ᱵᱷᱟᱭᱨᱟᱞᱚᱜ ᱠᱟᱱᱟ ᱟᱨ ᱡᱚᱛᱚ ᱦᱚᱲ ᱜᱮᱵᱚᱱ ᱵᱟᱲᱟᱭ ᱟᱠᱟᱫᱼᱟ ᱱᱟᱦᱟᱜ ᱱᱚᱣᱟ ᱤᱫᱤ ᱠᱟᱛᱮᱫ ᱫᱚ ᱮᱱ ᱨᱮᱦᱚᱸ ᱤᱧᱟᱹᱜ ᱢᱤᱫᱴᱟᱹᱝ ᱟᱞᱜᱟ ᱫᱷᱟᱨᱟ ᱩᱭᱦᱟᱹᱨ ᱦᱮᱡ ᱮᱱ ᱠᱷᱟᱹᱛᱤᱨ ᱛᱮᱦᱮᱧ ᱱᱚᱣᱟ ᱵᱷᱤᱰᱤᱭᱳ ᱫᱚ ᱱᱟᱦᱟᱜ ᱤᱧ ᱵᱮᱱᱟᱣ ᱠᱟᱛᱮᱫ ᱟᱯᱮ ᱴᱷᱮᱱᱤᱧ ᱥᱮᱭᱟᱨ ᱞᱟᱹᱜᱤᱫᱼᱟ ᱛᱚ ᱵᱚᱭᱦᱟ ᱠᱚ ᱱᱤᱱᱟᱹᱝ ᱜᱮ ᱟᱯᱮ ᱴᱷᱮᱱ ᱚᱱᱩᱨᱳᱫᱷ ᱤᱧᱟᱹᱜ ᱛᱟᱦᱮᱱᱟ ᱡᱟᱦᱟᱸᱭ ᱠᱚ ᱡᱩᱫᱤ ᱱᱚᱣᱟ ᱪᱮᱱᱮᱞ ᱨᱮ ᱱᱟᱣᱟ ᱢᱮᱱᱟᱜ ᱯᱮ ᱛᱟᱵᱚᱱᱟ ᱪᱮᱱᱮᱞ ᱠᱚᱯᱮ ᱥᱟᱵᱥᱠᱨᱟᱭᱤᱵᱽ ᱛᱟᱵᱚᱱᱟ ᱟᱨ ᱞᱟᱭᱤᱠ ᱥᱮᱭᱟᱨ ᱠᱚᱢᱮᱱᱴ ᱟᱞᱚ ᱯᱮ ᱦᱤᱲᱤᱧ ᱛᱟᱵᱚᱱᱟ ᱛᱚ ᱟᱹᱰᱤ ᱡᱟᱹᱥᱛᱤ ᱫᱚ ᱱᱟᱦᱟᱜ ᱵᱟᱵᱚᱱ ᱨᱚᱯᱚᱲᱟ ᱛᱮᱦᱮᱧ ᱱᱩᱠᱤᱱ ᱡᱟᱦᱟᱸᱭ ᱱᱟᱦᱟᱜ ᱟᱵᱚᱨᱮᱱ ᱥᱟᱱᱛᱟᱲᱤ ᱤᱱᱰᱟᱥᱴᱨᱤ ᱨᱮᱱ ᱡᱟᱦᱟᱸᱭ ᱠᱚ ᱢᱮᱛᱟ ᱟᱹᱠᱤᱱ ᱠᱟᱱ ᱩᱨᱢᱤᱞᱟ ᱟᱨ ᱱᱟᱦᱟᱜ ᱡᱟᱦᱟᱸᱭ ᱟᱵᱚᱭᱤᱡ ᱢᱚᱨᱤᱭᱚᱢ ᱱᱩᱠᱤᱱ ᱠᱚ ᱤᱫᱤ ᱠᱟᱛᱮ ᱜᱮ ᱱᱟᱦᱟᱜ ᱟᱹᱰᱤ ᱛᱮᱫ ᱜᱮ ᱱᱚᱣᱟ ᱵᱷᱟᱭᱨᱟᱞᱚᱜ ᱠᱟᱱᱟ ᱱᱚᱣᱟ ᱵᱷᱤᱰᱤᱭᱳ ᱡᱟᱦᱟᱸ ᱱᱟᱦᱟᱜ ᱟᱹᱠᱤᱱᱟᱜ ᱢᱟᱛᱟᱞ ᱵᱷᱤᱰᱤᱭᱳ ᱠᱤ ᱚᱠᱟᱨᱮ ᱟᱠᱚᱣᱟᱜ ᱯᱟᱨᱴᱤ ᱵᱷᱤᱰᱤᱭᱳ ᱚᱱᱟ ᱜᱮ ᱱᱟᱦᱟᱜ ᱟᱹᱰᱤ ᱡᱳᱨ ᱵᱷᱟᱭᱨᱟᱞᱚᱜ ᱠᱟᱱ ᱠᱷᱟᱹᱛᱤᱨ ᱜᱮ ᱱᱟᱦᱟᱜ ᱛᱮᱦᱮᱧ ᱤᱧ ᱢᱤᱫᱴᱮᱱ ᱫᱤᱥᱟᱹ ᱠᱮᱜᱼᱟ ᱛᱚ ᱱᱚᱝᱠᱟ ᱢᱟ ᱟᱹᱰᱤ ᱜᱟᱱ ᱦᱚᱲ ᱜᱮᱠᱚ ᱵᱮᱱᱟᱣ ᱠᱟᱜᱼᱟ ᱟᱹᱰᱤ ᱜᱟᱱ ᱦᱚᱲᱟᱜ ᱜᱮᱵᱚᱱ ᱧᱮᱞ ᱠᱟᱜᱼᱟ ᱢᱮᱱᱠᱷᱟᱱ ᱤᱧ ᱢᱤᱫᱴᱟᱝ ᱟᱞᱟᱠ ᱫᱷᱟᱨᱟ ᱢᱤᱫᱴᱟᱝ ᱤᱧ ᱪᱤᱱᱛᱟᱹ ᱫᱷᱟᱨᱟ ᱠᱮᱫ ᱛᱮ ᱛᱮᱦᱮᱧ ᱱᱟᱦᱟᱜ ᱱᱚᱣᱟ ᱟᱯᱮ ᱴᱷᱮᱱᱤᱧ ᱥᱮᱭᱟᱨ ᱞᱟᱹᱜᱤᱫ ᱛᱮ ᱱᱟᱦᱟᱜ ᱱᱚᱣᱟ ᱵᱷᱤᱰᱤᱭᱳ ᱫᱚ ᱱᱟᱦᱟᱜ ᱤᱧ ᱵᱮᱱᱟᱣᱮᱫ ᱛᱟᱵᱚᱱᱟ ᱛᱚ ᱱᱚᱣᱟ ᱵᱷᱤᱰᱤᱭᱳ ᱯᱷᱟᱥᱴ ᱠᱷᱚᱱ ᱞᱟᱥᱴ ᱦᱟᱹᱨᱤᱡ ᱧᱮᱞ ᱛᱟᱵᱚᱱ ᱯᱮ ᱤᱱᱟᱹ ᱠᱷᱟᱱ ᱡᱚᱛᱚ ᱠᱟᱛᱷᱟ ᱯᱮ ᱵᱩᱡᱷᱟᱹᱣ ᱫᱟᱲᱮᱭᱟᱜ ᱛᱟᱵᱚᱱᱟ ᱛᱚ ᱵᱚᱭᱦᱟ ᱠᱚ ᱧᱮᱞᱮᱫ ᱜᱮᱭᱟ ᱵᱚᱱ ᱟᱵᱚ ᱱᱚᱣᱟ ᱥᱚᱢᱟᱡᱽ ᱨᱮ ᱠᱤ ᱟᱵᱚ ᱱᱚᱣᱟ ᱫᱤᱥᱚᱢ ᱨᱮ ᱱᱚᱝᱠᱟ ᱜᱮ ᱪᱟᱹᱞᱩ ᱟᱠᱟᱱᱟ ᱡᱟᱦᱟᱸᱭ ᱢᱟᱨᱟᱝ ᱢᱟᱨᱟᱝ ᱯᱚᱡᱤᱥᱚᱱ ᱨᱮ ᱢᱮᱱᱟᱜ ᱠᱚᱣᱟ ᱛᱮᱦᱮᱧ ᱚᱱᱠᱟᱱ ᱦᱚᱲ ᱜᱮ ᱱᱟᱦᱟᱜ ᱟᱵᱚ ᱵᱷᱩᱞ ᱨᱟᱥᱛᱟ ᱛᱮᱫᱚ ᱠᱚ ᱛᱟᱲᱟᱢᱮᱜᱼᱟ ᱟᱨ ᱡᱟᱦᱟᱸᱭ ᱱᱟᱦᱟᱜ ᱪᱷᱚᱴᱮ ᱜᱮᱭᱟ ᱠᱚ ᱢᱟᱱᱮ ᱜᱮᱠᱚ ᱦᱩᱰᱤᱧ ᱜᱮᱭᱟ ᱱᱟᱦᱟᱜ ᱩᱱᱠᱩ ᱫᱚ ᱚᱱᱟ ᱵᱷᱩᱞ ᱨᱟᱥᱛᱟ ᱛᱟᱲᱟᱢ ᱢᱟᱲᱟᱝ ᱨᱮ ᱠᱟᱹᱴᱤᱡ ᱪᱩᱞᱩᱝ ᱟᱠᱚᱣᱟᱜ ᱵᱚᱛᱚᱨ ᱦᱚᱸ ᱦᱚᱲᱢᱚ ᱨᱮ ᱛᱟᱦᱮᱱ ᱜᱮᱛᱟ ᱠᱚᱣᱟ ᱟᱨ ᱥᱟᱶᱛᱮ ᱟᱹᱰᱤ ᱜᱟᱱ ᱠᱚ ᱩᱭᱦᱟᱹᱨ ᱵᱷᱟᱵᱽᱱᱟᱭᱟ ᱢᱮᱱᱠᱷᱟᱱ ᱱᱩᱠᱩ ᱥᱮᱬᱟ ᱥᱮᱬᱟ ᱦᱚᱲ ᱫᱚ ᱡᱟᱦᱟᱸᱭ ᱟᱵᱚ ᱧᱮᱞ ᱠᱤᱱ ᱯᱮ ᱛᱮᱦᱮᱧ ᱱᱩᱠᱤᱱ ᱩᱱᱟᱹᱜ ᱢᱟᱨᱟᱝ ᱮᱞᱵᱟᱢ ᱦᱤᱨᱳᱭᱤᱱ ᱠᱟᱱᱟ ᱠᱤᱱ ᱩᱱᱟᱹᱜ ᱢᱟᱨᱟᱝ ᱟᱵᱚ ᱥᱟᱱᱛᱟᱲ ᱤᱱᱰᱟᱥᱴᱨᱤ ᱠᱤᱱ ᱮᱞᱵᱟᱢ ᱦᱤᱨᱳᱭᱤᱱ ᱠᱟᱱᱟ ᱠᱤᱱ ᱛᱮᱦᱮᱧ ᱟᱹᱠᱤᱱ ᱢᱤᱫᱴᱟᱹᱝ ᱛᱮᱦᱮᱧ ᱚᱠᱟ ᱞᱮᱠᱟᱱᱟᱜ ᱠᱤᱱ ᱠᱟᱹᱢᱤ ᱠᱟᱱᱟ ᱟᱵᱚ ᱠᱚ ᱥᱟᱢᱟᱝ ᱨᱮ ᱠᱤᱱ ᱥᱚᱫᱚᱨᱮᱜᱼᱟ ᱠᱤᱱ ᱱᱚᱣᱟ ᱠᱚᱜᱮ ᱱᱟᱦᱟᱜ ᱟᱹᱰᱤ ᱵᱤᱪᱤᱛᱨᱚ ᱧᱚᱜ ᱵᱩᱡᱷᱟᱹᱜ ᱠᱟᱱᱟ ᱚᱱᱟ ᱠᱷᱟᱹᱛᱤᱨ ᱜᱮ ᱱᱟᱦᱟᱜ ᱛᱮᱦᱮᱧ ᱤᱧ ᱫᱚ ᱟᱯᱮ ᱴᱷᱮᱱ ᱱᱟᱦᱟᱜ ᱤᱧ ᱞᱟᱹᱭ ᱥᱚᱫᱚᱨ ᱞᱟᱹᱜᱤᱫ ᱛᱚ ᱛᱤᱱᱟᱹᱜ ᱦᱚᱲ ᱯᱮ ᱠᱩᱥᱤᱭᱟᱜᱼᱟ ᱥᱮ ᱵᱟᱯᱮ ᱠᱩᱥᱤᱭᱟᱜᱼᱟ ᱚᱱᱟ ᱢᱟ ᱱᱟᱦᱟᱜ ᱤᱧ ᱢᱟ ᱵᱟᱹᱧ ᱞᱟᱹᱭ ᱫᱟᱲᱮᱭᱟᱜᱼᱟ ᱛᱚ ᱚᱱᱟ ᱫᱚ ᱱᱟᱦᱟᱜ ᱟᱯᱮ ᱜᱮᱯᱮ ᱵᱩᱡᱷᱟᱹᱣ ᱫᱟᱲᱮᱭᱟᱜ ᱛᱟᱵᱚᱱᱟ ᱛᱚ ᱚᱠᱛᱚ ᱵᱟᱵᱚᱱ ᱵᱤᱞᱚᱢᱟ ᱟᱠᱚ ᱟᱹᱠᱤᱱ ᱟᱡᱟᱜ ᱡᱟᱦᱟᱸᱭ ᱱᱟᱦᱟᱜ ᱢᱚᱨᱤᱭᱚᱢ ᱦᱮᱢᱵᱨᱚᱢᱟᱜ ᱢᱚᱨᱤᱭᱚᱢ ᱦᱮᱢᱵᱨᱚᱢᱟᱜ ᱠᱚᱞ ᱨᱮᱠᱚᱨᱰ ᱠᱟᱹᱴᱤᱡ ᱵᱚᱱ ᱟᱸᱡᱚᱢ ᱞᱮᱜᱮ ᱩᱥᱠᱮ ᱵᱟᱫᱽ ᱵᱚᱱ ᱨᱚᱯᱚᱲ ᱠᱟᱱᱟ ᱦᱮᱞᱳ ᱚᱠᱚᱭ ᱢᱚᱨᱤᱭᱚᱢ ᱦᱮᱢᱵᱨᱚᱢ ᱨᱚᱲ ᱫᱟᱢ ᱤᱧᱮᱢ ᱧᱮᱞ ᱠᱟᱹᱫᱤᱧ ᱜᱮᱭᱟ ᱛᱚ ᱴᱩᱱᱩᱡ ᱵᱟᱥᱠᱮ ᱦᱮᱸ ᱧᱮᱞ ᱜᱮ ᱞᱟᱸᱫᱟᱭᱮᱫ ᱠᱟᱱᱟᱢ ᱪᱮᱫ ᱨᱮᱢ ᱧᱮᱞ ᱠᱟᱫᱤᱧᱟ ᱛᱚ ᱵᱞᱚᱜ ᱮᱢ ᱵᱮᱱᱟᱣᱟ ᱛᱚ ᱚ ᱦᱚᱸ ᱚᱱᱟᱨᱮ ᱧᱮᱞ ᱵᱟᱲᱟ ᱠᱟᱜᱼᱟ ᱟᱪᱪᱷᱟ ᱟᱪᱪᱷᱟ ᱛᱚ ᱫᱤᱫᱤ ᱱᱚᱣᱟ ᱞᱟᱹᱜᱤᱫ ᱤᱧ ᱠᱚᱞ ᱠᱟᱫᱟ ᱢᱤᱫᱴᱮᱱ ᱠᱚᱥᱪᱮᱱ ᱢᱮᱱᱟᱜᱼᱟ ᱚᱱᱟ ᱠᱷᱟᱹᱞᱤ ᱞᱟᱹᱭᱟᱹᱧ ᱢᱮ ᱟᱢᱟᱜ ᱦᱟᱺᱰᱤ ᱧᱩ ᱵᱟᱞᱟ ᱵᱷᱤᱰᱤᱭᱳ ᱵᱷᱟᱭᱨᱟᱞᱚᱜ ᱠᱟᱱ ᱵᱟᱢ ᱧᱮᱞ ᱠᱟᱫᱟ ᱡᱮ ᱵᱚᱞᱮ ᱚᱱᱮ ᱟᱹᱰᱤ ᱡᱟᱫᱟ ᱵᱷᱟᱭᱨᱟᱞᱚᱜ ᱠᱟᱱ ᱛᱟᱢᱟ ᱟᱢ ᱟᱨ ᱩᱨᱢᱤᱞᱟ ᱢᱟᱨᱟᱱᱰᱤ ᱥᱮ ᱚᱠᱚᱭ ᱠᱚ ᱠᱩᱲᱤ ᱦᱟᱺᱰᱤ ᱯᱮ ᱧᱩᱭᱮᱫ ᱠᱟᱱ ᱚᱱᱟᱢ ᱧᱮᱞ ᱠᱟᱫᱟ ᱥᱮ ᱵᱟᱢ ᱧᱮᱞ ᱠᱟᱫᱟ ᱚᱠᱟ ᱠᱚᱨᱮᱢ ᱧᱮᱞ ᱠᱟᱫᱟ ᱩᱥᱟᱹᱨᱟ ᱞᱟᱹᱭ ᱜᱚᱫ ᱢᱮ ᱟᱹᱰᱤ ᱡᱟᱫᱟ ᱤᱭᱩᱴᱩᱵᱽ ᱨᱮᱠᱚ ᱨᱳᱥᱴᱮᱫ ᱛᱟᱢᱟ

ᱟᱨ ᱱᱚᱣᱟ ᱫᱚ ᱤᱧ ᱫᱚᱧ ᱵᱩᱡᱷᱟᱹᱣ ᱮᱫᱟ ᱥᱟᱯᱷᱟ ᱥᱟᱹᱯᱷᱤ ᱥᱟᱱᱛᱟᱲ ᱥᱚᱢᱟᱡᱽ ᱨᱮ ᱟᱹᱰᱤ ᱡᱩᱫᱟ ᱮᱯᱷᱮᱠᱴ ᱯᱟᱲᱟᱜᱼᱟ ᱥᱮ ᱵᱟᱝ ᱯᱟᱲᱟᱜᱼᱟ ᱟᱢ ᱜᱮ ᱞᱟᱹᱭ ᱢᱮᱥᱮ ᱤᱯᱷᱮᱠᱴ ᱫᱚ ᱟᱭᱢᱟ ᱜᱮ ᱯᱟᱲᱟᱜᱼᱟ ᱳᱦᱳ ᱮᱯᱷᱮᱠᱴ ᱫᱚ ᱟᱭᱢᱟ ᱰᱷᱮᱨ ᱜᱮ ᱯᱟᱲᱟᱜᱼᱟ ᱪᱤᱠᱟᱛᱮ ᱞᱟᱹᱭ ᱢᱮᱥᱮ ᱱᱚᱣᱟ ᱨᱮᱭᱟᱜ ᱠᱩᱪ ᱠᱟᱨᱚᱱ ᱵᱟᱡᱟᱨ ᱫᱤᱥᱚᱢ ᱨᱮᱱ ᱦᱚᱲ ᱠᱚᱫᱚ ᱡᱮ ᱠᱚ ᱵᱩᱡᱷᱟᱹᱣ ᱫᱟᱲᱮᱭᱟᱜᱼᱟ ᱳᱦᱳ ᱵᱟᱡᱟᱨ ᱫᱤᱥᱚᱢ ᱨᱮᱱ ᱦᱚᱲ ᱫᱚᱠᱚ ᱵᱩᱡᱷᱟᱹᱣ ᱫᱟᱲᱮᱭᱟᱜᱼᱟ ᱟᱨ ᱟᱹᱛᱩ ᱰᱤᱦᱟᱹᱛ ᱨᱮᱱ ᱫᱚ ᱪᱤᱠᱟ ᱵᱟᱠᱚ ᱵᱩᱡᱷᱟᱹᱣ ᱫᱟᱲᱮᱭᱟᱜ ᱛᱮ ᱪᱮᱫ ᱠᱷᱟᱹᱛᱤᱨ ᱮᱴᱟᱜ ᱟᱹᱛᱩ ᱰᱤᱦᱟᱹᱛ ᱨᱮᱱ ᱦᱚᱲ ᱫᱚ ᱡᱚᱛᱚ ᱦᱚᱲ ᱫᱚ ᱵᱟᱵᱚᱱ ᱥᱤᱠᱪᱷᱤᱛᱟ ᱡᱮ ᱩᱱᱠᱩ ᱫᱚ ᱟᱜᱟᱨ ᱢᱤᱫ ᱫᱷᱚᱢ ᱠᱚ ᱧᱮᱞ ᱠᱮᱜᱼᱟ ᱛᱚᱵᱮ ᱟᱢ ᱫᱚ ᱵᱟᱹᱲᱤᱡ ᱜᱮ ᱞᱮᱠᱷᱟ ᱢᱮᱭᱟ ᱵᱟᱹᱲᱤᱡ ᱞᱮᱠᱷᱟ ᱵᱟᱠᱷᱟᱡ ᱪᱤᱠᱟ ᱢᱮ ᱪᱮᱫᱟᱜ ᱡᱮ ᱟᱯᱮ ᱯᱮ ᱧᱩᱭ ᱫᱟᱯᱮ ᱡᱟᱦᱟᱸ ᱞᱮᱠᱟᱭ ᱫᱟᱯᱮ ᱞᱮᱠᱤᱱ ᱟᱯ ᱦᱚᱲ ᱪᱮᱫᱟᱜ ᱦᱚᱲ ᱴᱷᱮᱡ ᱪᱮᱫᱟᱜ ᱯᱮ ᱧᱮᱞ ᱦᱚᱪᱚᱜ ᱠᱟᱱᱟ ᱥᱳᱥᱟᱞ ᱢᱤᱰᱤᱭᱟ ᱨᱮ ᱟᱯᱮ ᱪᱮᱫᱟᱜ ᱯᱮ ᱟᱯᱞᱳᱰ ᱫᱟ ᱵᱟᱹᱲᱤᱡ ᱵᱟᱠᱷᱟᱡ ᱞᱮᱠᱷᱟ ᱵᱟᱠᱷᱟᱡ ᱪᱤᱠᱟ ᱢᱮ ᱱᱤᱛ ᱛᱤᱱᱟᱹᱜ ᱢᱟᱨᱟᱝ ᱤᱯᱷᱮᱠᱴ ᱯᱟᱲᱟᱜᱼᱟ ᱞᱟᱹᱭ ᱢᱮᱥᱮ ᱟᱢ ᱜᱮ ᱡᱮ ᱟᱭᱢᱟ ᱠᱤᱪᱷᱩ ᱤᱯᱷᱮᱠᱴ ᱯᱟᱲᱟᱣ ᱫᱟᱲᱮᱭᱟᱜᱼᱟ ᱤᱧ ᱦᱚᱸ ᱥᱮ ᱦᱚᱲ ᱦᱚᱸ ᱵᱟᱥ ᱚᱱᱟ ᱜᱮ ᱛᱚ ᱟᱢᱟᱜ ᱠᱟᱛᱷᱟ ᱫᱚ ᱱᱚᱣᱟ ᱠᱟᱱᱟ ᱡᱮ ᱵᱚᱞᱮ ᱚᱱᱟ ᱵᱷᱤᱰᱤᱭᱳ ᱫᱚ ᱟᱢ ᱫᱚ ᱵᱟᱝ ᱠᱟᱱᱟ ᱩᱨᱢᱤᱞᱟ ᱢᱟᱨᱟᱱᱰᱤ ᱦᱚᱸ ᱵᱟᱝ ᱠᱟᱱᱟ ᱟᱯᱮ ᱫᱚ ᱵᱟᱝ ᱠᱟᱱᱟ ᱯᱮ ᱚᱱᱟ ᱠᱟᱱ ᱜᱮᱭᱟ ᱯᱮ ᱦᱟᱝ ᱟᱨ ᱡᱩᱫᱤ ᱯᱮ ᱧᱩᱭᱮᱫ ᱛᱟᱦᱮᱱ ᱠᱷᱟᱡ ᱯᱮ ᱵᱷᱤᱰᱤᱭᱳ ᱵᱮᱱᱟᱣ ᱨᱮ ᱪᱮᱫ ᱠᱟᱨᱚᱱ ᱛᱟᱦᱮᱸ ᱠᱟᱱ ᱛᱟᱯᱮᱭᱟ ᱥᱮ ᱵᱟᱝ ᱥᱮ ᱪᱮᱫ ᱞᱟᱹᱜᱤᱫ ᱵᱷᱤᱰᱤᱭᱳ ᱯᱮ ᱵᱮᱱᱟᱣ ᱱᱚᱣᱟ ᱠᱟᱱ ᱜᱮᱭᱟ ᱛᱚ ᱥᱮ ᱪᱮᱫ ᱮᱢ ᱢᱮᱱ ᱢᱮᱱᱠᱷᱟᱱ ᱟᱞᱮ ᱫᱚ ᱱᱤᱭᱟᱹ ᱠᱚ ᱵᱷᱤᱰᱤᱭᱳ ᱵᱮᱱᱟᱣ ᱠᱟᱛᱮ ᱟᱞᱮ ᱪᱮᱫ ᱞᱮ ᱧᱟᱢᱟ ᱪᱮᱫ ᱯᱮ ᱧᱟᱢᱟ ᱢᱟᱹᱨᱤᱭᱟᱢ ᱦᱮᱢᱵᱨᱚᱢ ᱚᱱᱮ ᱯᱮ ᱨᱚᱲᱮᱫ ᱠᱟᱱ ᱟᱭᱢᱟ ᱞᱮᱠᱟ ᱯᱮ ᱞᱟᱸᱫᱟᱭᱮᱫ ᱠᱟᱱ ᱪᱮᱫ ᱠᱚ ᱦᱩᱞᱩ ᱞᱩᱞᱩ ᱠᱚ ᱥᱤᱜᱨᱮᱴ ᱠᱚ ᱯᱮ ᱧᱩᱭᱮᱫ ᱠᱟᱱ ᱟᱫᱚ ᱪᱮᱫ ᱯᱮ ᱧᱟᱢᱟ ᱚᱱᱟ ᱨᱮᱫᱚ ᱢᱟᱡᱟ ᱯᱮ ᱦᱟᱛᱟᱣ ᱠᱮᱫᱟ ᱥᱮ ᱵᱟᱝ ᱞᱟᱡᱟᱣ ᱥᱮ ᱥᱚᱨᱚᱢ ᱛᱷᱚᱲᱟ ᱦᱚᱸ ᱵᱟᱢ ᱟᱹᱭᱠᱟᱹᱣ ᱮᱫᱟ ᱥᱮ ᱪᱮᱫ ᱞᱮᱠᱟᱢ ᱟᱹᱭᱠᱟᱹᱣ ᱮᱫᱟ ᱟᱢ ᱜᱮ ᱞᱟᱹᱭ ᱢᱮᱥᱮ ᱱᱤᱭᱟᱹ ᱠᱚᱫᱚ ᱟᱹᱰᱤ ᱢᱚᱡᱽ ᱜᱮ ᱟᱢᱟᱜ ᱚᱱᱮ ᱚᱱᱠᱟᱱ ᱵᱷᱤᱰᱤᱭᱳ ᱵᱷᱟᱭᱨᱟᱞᱚᱜ ᱠᱟᱱᱟ ᱱᱤᱛ ᱟᱹᱰᱤ ᱢᱚᱡᱽ ᱜᱮᱢ ᱟᱹᱭᱠᱟᱹᱣ ᱮᱫᱟ ᱦᱮᱸ ᱚ ᱦᱚᱸ ᱛᱚ ᱢᱟᱹᱨᱤᱭᱟᱹᱢ ᱦᱮᱢᱵᱨᱚᱢ ᱢᱤᱫᱴᱮᱱ ᱠᱚᱥᱪᱮᱱ ᱛᱟᱦᱮᱱ ᱠᱟᱱᱟ ᱟᱢ ᱦᱟᱺᱰᱤ ᱧᱩ ᱟᱹᱰᱤ ᱢᱟᱛᱟᱞ ᱞᱮ ᱧᱮᱞᱮᱫ ᱢᱮᱭᱟ ᱟᱨᱮᱢ ᱧᱩᱭᱮᱫ ᱜᱮᱭᱟ ᱡᱟᱹᱱᱤᱡ ᱛᱚ ᱱᱚᱣᱟ ᱞᱟᱹᱭ ᱢᱮ ᱵᱚᱞᱮ ᱪᱮᱫ ᱠᱚ ᱦᱟᱺᱰᱤᱢ ᱠᱩᱥᱤᱭᱟᱜᱼᱟ ᱥᱮ ᱡᱚᱛᱚ ᱜᱮᱢ ᱠᱩᱥᱤᱭᱟᱜᱼᱟ ᱡᱚᱛᱚ ᱞᱮᱠᱟᱱᱟᱜ ᱜᱤᱧ ᱠᱩᱥᱤᱭᱟᱜᱼᱟ ᱟᱹᱰᱤ ᱡᱟᱫᱟ ᱯᱮ ᱧᱩᱭᱫᱟ ᱞᱟᱹᱭ ᱢᱮᱥᱮ ᱟᱞᱮ ᱥᱮᱫ ᱨᱮᱱ ᱦᱚᱸ ᱦᱤᱨᱳ ᱦᱤᱨᱳᱭᱤᱱ ᱠᱚ ᱢᱮᱱᱟᱜ ᱠᱚᱣᱟ ᱚ ᱦᱚᱸ ᱩᱱᱠᱩ ᱠᱚᱜᱮ ᱢᱤᱞᱟᱹᱣ ᱠᱟᱛᱮᱫ ᱡᱮ ᱵᱚᱞᱮ ᱟᱯᱮ ᱫᱚ ᱯᱟᱨᱴᱤ ᱯᱮ ᱢᱟᱱᱟᱣᱫᱟ ᱟᱨ ᱯᱮ ᱧᱩ ᱢᱟᱛᱟᱞ ᱪᱟᱵᱟᱜ ᱠᱟᱱᱟ ᱥᱮ ᱵᱟᱝ ᱟᱪᱪᱷᱟ ᱚᱠᱟ ᱤᱱ ᱦᱤᱞᱳᱜ ᱯᱮ ᱧᱩ ᱠᱮᱫ ᱯᱮ ᱞᱟᱠᱟ ᱞᱟᱠᱟᱜ ᱠᱟᱱ ᱛᱟᱦᱮᱸᱫ ᱪᱮᱫ ᱠᱚ ᱵᱷᱟᱥᱟ ᱯᱮ ᱨᱚᱲᱮᱫ ᱛᱟᱦᱮᱸᱫ ᱩᱨᱢᱤᱞᱟ ᱢᱟᱨᱟᱱᱰᱤ ᱟᱨ ᱟᱢᱮᱢ ᱛᱟᱦᱮᱸ ᱠᱟᱱ ᱩᱱ ᱦᱤᱞᱳᱜ ᱪᱮᱫ ᱞᱮᱠᱟ ᱯᱮ ᱟᱹᱭᱠᱟᱹᱣ ᱠᱮᱫᱟ ᱟᱹᱰᱤ ᱵᱮᱥ ᱤᱧ ᱟᱹᱭᱠᱟᱹᱣ ᱠᱮᱫᱼᱟ ᱠᱟᱹᱢᱤ ᱠᱮᱫᱼᱟ ᱞᱮ ᱳ ᱦᱳ ᱟᱹᱰᱤ ᱵᱮᱥ ᱜᱮ ᱟᱹᱰᱤ ᱢᱚᱡᱽ ᱜᱮᱯᱮ ᱢᱟᱹᱥᱛᱤ ᱠᱮᱫᱟ ᱛᱚᱵᱮ ᱦᱮᱸ ᱳ ᱦᱳ ᱛᱚᱵᱮ ᱚᱱᱮ ᱢᱤᱫᱴᱮᱱ ᱠᱟᱛᱷᱟ ᱯᱮ ᱨᱚᱲᱮᱫ ᱛᱟᱦᱮᱸᱫ ᱪᱮᱫ ᱞᱮᱠᱟ ᱪᱚ ᱞᱟᱠᱟ ᱞᱟᱠᱟ ᱞᱟᱠᱟ ᱪᱮᱫ ᱵᱷᱟᱥᱟ ᱠᱟᱱᱟ ᱚᱱᱟ ᱫᱚ ᱚᱠᱟ ᱥᱮᱱᱟᱜ ᱵᱷᱟᱥᱟ ᱠᱟᱱᱟ ᱪᱮᱫ ᱵᱚᱞᱮ ᱵᱟᱢ ᱯᱩᱥᱴᱟᱹᱣ ᱞᱮᱫᱟ ᱠᱤᱪᱷᱩ ᱣᱟᱨᱰ ᱥᱮ ᱤᱧ ᱵᱟᱹᱧ ᱯᱩᱥᱴᱟᱹᱣ ᱫᱟᱲᱮᱭᱟᱜ ᱠᱟᱱ ᱛᱟᱦᱮᱱᱟ ᱚ ᱦᱚ ᱵᱟᱢ ᱯᱩᱥᱴᱟᱹᱣ ᱫᱟᱲᱮᱭᱟᱜ ᱠᱟᱱᱟ ᱢᱚᱛᱞᱚᱵ ᱯᱮ ᱧᱩ ᱢᱟᱛᱟᱞ ᱠᱟᱱᱟ ᱧᱩ ᱵᱩᱞ ᱴᱷᱩᱵᱟᱹᱣ ᱠᱟᱱᱟ ᱯᱮ ᱟᱫᱚ ᱪᱤᱠᱟᱢ ᱯᱩᱥᱴᱟᱹᱣᱟ ᱥᱮ ᱵᱟᱝ ᱵᱩᱞ ᱨᱮᱫᱚ ᱡᱟᱦᱟᱱᱟᱜ ᱜᱮ ᱵᱟᱢ ᱨᱚᱲ ᱫᱟᱲᱮᱭᱟᱜᱼᱟ ᱛᱚ ᱦᱟᱝ ᱦᱮᱸ ᱚ ᱦᱚ ᱛᱚ ᱟᱞᱮ ᱢᱟ ᱯᱷᱟᱨᱥᱴ ᱴᱟᱭᱤᱢ ᱫᱚ ᱛᱤᱱᱟᱹᱜ ᱰᱷᱮᱨᱮᱢ ᱧᱩ ᱦᱚᱨᱟᱣ ᱠᱟᱫᱟ ᱞᱟᱹᱭ ᱢᱮᱥᱮ ᱠᱷᱚᱨᱟᱣ ᱠᱟᱜ ᱜᱮᱭᱟᱞᱤᱧ ᱟᱭᱢᱟ ᱠᱤᱪᱷᱩ ᱡᱮ ᱠᱚᱭᱮᱱᱴ ᱠᱟᱛᱮ ᱫᱚ ᱵᱟᱹᱞᱤᱧ ᱫᱤᱥᱟᱹᱭᱟ ᱟᱪᱪᱷᱟ ᱟᱪᱪᱷᱟ ᱱᱚᱝᱠᱟ ᱦᱟᱺᱰᱤ ᱯᱟᱹᱣᱨᱟᱹ ᱯᱮ ᱧᱩ ᱵᱟᱲᱟᱭᱮᱫᱟ ᱚᱲᱟᱜ ᱠᱚᱨᱮᱱ ᱫᱚ ᱪᱮᱫ ᱦᱚᱸ ᱵᱟᱠᱚ ᱢᱮᱛᱟ ᱯᱮ ᱠᱟᱱᱟ ᱥᱮ ᱚᱲᱟᱜ ᱨᱮᱱ ᱫᱚ ᱥᱟᱯᱳᱨᱴ ᱠᱚ ᱮᱢᱚᱜ ᱠᱟᱱ ᱜᱮᱭᱟ ᱯᱷᱩᱞ ᱥᱟᱯᱳᱨᱴ ᱜᱮ ᱚᱲᱟᱜ ᱨᱮᱫᱚ ᱯᱩᱨᱟᱹ ᱥᱟᱯᱳᱨᱴ ᱜᱮ ᱛᱚ ᱵᱚᱭᱦᱟ ᱠᱚ ᱟᱸᱡᱚᱢ ᱠᱮᱫ ᱜᱮᱭᱟ ᱵᱚᱱ ᱟᱡᱟᱜ ᱠᱚᱞ ᱨᱮᱠᱚᱨᱰ ᱨᱮ ᱪᱮᱫ ᱞᱮᱠᱟ ᱥᱟᱯᱷᱟ ᱥᱟᱯᱷᱟᱭ ᱞᱟᱹᱭᱮᱜᱼᱟ ᱥᱟᱯᱷᱟ ᱥᱟᱯᱷᱟᱭ ᱞᱟᱹᱭᱮᱜᱼᱟ ᱡᱟᱦᱟᱸ ᱞᱮᱠᱟ ᱢᱟᱲᱟᱝ ᱮ ᱞᱟᱹᱭᱮᱜᱼᱟ ᱢᱟᱱᱮ ᱟᱞᱤ ᱤᱧ ᱫᱩᱧ ᱵᱟᱝ ᱠᱟᱱᱟ ᱥᱮ ᱟᱹᱞᱤᱧ ᱫᱚᱞᱤᱧ ᱵᱟᱝ ᱠᱟᱱᱟ ᱤᱱᱟᱹ ᱯᱚᱨᱮ ᱟᱡᱟᱜ ᱪᱮᱫ ᱞᱮᱠᱟᱭ ᱞᱟᱹᱭ ᱤᱫᱤ ᱠᱮᱜᱼᱟ ᱞᱮᱠᱟᱭ ᱞᱟᱹᱭ ᱠᱮᱜᱼᱟ ᱟᱠᱚ ᱚᱲᱟᱜ ᱨᱮᱦᱚᱸ ᱯᱷᱩᱞ ᱥᱟᱯᱳᱨᱴ ᱢᱮᱱᱟᱜ ᱛᱟᱭᱟ ᱡᱮ ᱱᱚᱣᱟ ᱠᱚᱫᱚ ᱱᱟᱜ ᱵᱮᱥᱟᱜ ᱠᱟᱹᱢᱤ ᱜᱮ ᱯᱟᱞᱮᱱ ᱡᱮᱦᱮᱛᱩ ᱚᱲᱟᱜ ᱨᱮ ᱯᱷᱩᱞ ᱥᱟᱯᱳᱨᱴᱮ ᱧᱟᱢᱮᱫᱼᱟ ᱢᱟᱱᱮ ᱱᱟᱦᱟᱜ ᱵᱮᱥᱟᱜ ᱜᱮᱭ ᱠᱟᱹᱢᱤ ᱠᱟᱱᱟ ᱱᱟᱦᱟᱜ ᱚᱲᱟᱜ ᱦᱚᱲ ᱦᱚᱸ ᱟᱡ ᱨᱮᱱ ᱟᱭᱳᱼᱵᱟᱵᱟ ᱠᱤ ᱟᱡ ᱨᱮᱱ ᱵᱚᱭᱦᱟ ᱠᱚ ᱱᱟᱦᱟᱜ ᱠᱚ ᱵᱟᱲᱟᱭᱟ ᱵᱮᱥᱟᱜ ᱜᱮᱭ ᱠᱟᱹᱢᱤ ᱠᱟᱱᱟ ᱱᱚᱣᱟ ᱠᱚᱫᱚ ᱟᱹᱰᱤ ᱵᱷᱟᱹᱜᱤᱭᱟᱜ ᱮᱢ ᱠᱟᱹᱢᱤ ᱠᱟᱱᱟ ᱵᱤᱴᱤ ᱚᱱᱟ ᱠᱷᱟᱹᱛᱤᱨ ᱜᱮ ᱱᱟᱦᱟᱜ ᱛᱮᱦᱮᱧ ᱟᱡ ᱮ ᱞᱟᱹᱭᱮᱫᱼᱟ ᱡᱮ ᱤᱧ ᱚᱲᱟᱜ ᱦᱚᱲ ᱦᱚᱸ ᱱᱟᱦᱟᱜ ᱯᱩᱨᱟᱹ ᱯᱩᱨᱟᱹ ᱯᱷᱩᱞ ᱥᱟᱯᱳᱨᱴ ᱢᱮᱱᱟᱜ ᱛᱤᱧᱟᱹ ᱚᱲᱟᱜ ᱦᱚᱲ ᱥᱟᱞᱟᱜ ᱦᱚᱸ ᱯᱩᱨᱟᱹ ᱯᱷᱩᱞ ᱥᱟᱯᱳᱨᱴ ᱠᱚ ᱮᱢᱟᱭ ᱠᱟᱱᱟ ᱱᱚᱝᱠᱟᱱ ᱠᱟᱛᱷᱟ ᱟᱡ ᱮ ᱢᱮᱱ ᱦᱚᱪᱚᱭᱮᱫᱼᱟ ᱛᱚ ᱟᱯᱮ ᱱᱚᱰᱮ ᱠᱷᱚᱱ ᱯᱮ ᱴᱷᱤᱠᱟᱹ ᱫᱟᱲᱮᱭᱟᱜ ᱠᱟᱱ ᱛᱟᱵᱚᱱᱟ ᱵᱚᱭᱦᱟ ᱠᱚ ᱛᱮᱦᱮᱧ ᱡᱮ ᱱᱩᱱᱟᱹᱜ ᱢᱟᱨᱟᱝ ᱥᱟᱱᱛᱟᱲ ᱤᱱᱰᱟᱥᱴᱨᱤ ᱨᱮᱱ ᱦᱤᱨᱳᱭᱤᱱ ᱦᱩᱭ ᱠᱟᱛᱮᱫ ᱛᱮᱦᱮᱧ ᱟᱹᱠᱤᱱ ᱢᱤᱫᱴᱟᱹᱝ ᱵᱩᱞ ᱮᱫᱼᱟ ᱵᱩᱞ ᱠᱟᱛᱮᱫ ᱠᱤ ᱞᱟᱠᱟ ᱞᱟᱠᱟᱭᱮᱫᱼᱟ ᱠᱤᱱ ᱯᱷᱟᱸᱠᱟ ᱯᱷᱟᱸᱠᱟᱭᱮᱫᱼᱟ ᱠᱤᱱ ᱱᱚᱣᱟ ᱢᱤᱫᱴᱟᱹᱝ ᱪᱮᱫ ᱚᱣᱟᱨᱰ ᱠᱟᱱᱟ ᱥᱮ ᱪᱮᱫ ᱵᱷᱟᱥᱟ ᱠᱟᱱᱟ ᱱᱚᱣᱟ ᱢᱟ ᱱᱟᱦᱟᱜ ᱤᱧ ᱦᱚᱸ ᱵᱟᱹᱧ ᱵᱟᱲᱟᱭᱟ ᱥᱮ ᱟᱯᱮ ᱜᱮ ᱡᱩᱫᱤ ᱯᱮ ᱵᱟᱲᱟᱭ ᱠᱷᱟᱱ ᱱᱟᱦᱟᱜ ᱠᱚᱢᱮᱱᱴ ᱠᱟᱛᱮᱫ ᱞᱟᱹᱭᱟᱹᱧ ᱛᱟᱵᱚᱱ ᱯᱮ ᱱᱚᱣᱟ ᱞᱟᱠᱟ ᱞᱟᱠᱟ ᱯᱷᱟᱸᱠᱟ ᱯᱷᱟᱸᱠᱟ ᱫᱚ ᱪᱮᱫ ᱵᱷᱟᱥᱟ ᱠᱟᱱᱟ ᱛᱚ ᱱᱚᱣᱟ ᱫᱚ ᱱᱟᱦᱟᱜ ᱱᱟᱣᱟ ᱜᱤᱧ ᱟᱸᱡᱚᱢᱮᱫᱼᱟ ᱱᱚᱣᱟ ᱵᱷᱟᱥᱟ ᱫᱚ ᱱᱟᱦᱟᱜ ᱤᱧ ᱦᱚᱸ ᱵᱟᱹᱧ ᱟᱸᱡᱚᱢ ᱵᱟᱲᱟ ᱟᱠᱟᱫᱼᱟ ᱡᱟᱦᱟᱸ ᱠᱚᱨᱮ ᱦᱚᱧ ᱫᱟᱬᱟ ᱵᱟᱲᱟ ᱟᱠᱟᱫ ᱜᱮᱭᱟ ᱵᱟᱹᱧ ᱟᱸᱡᱚᱢ ᱟᱠᱟᱫᱼᱟ ᱱᱚᱝᱠᱟ ᱞᱟᱠᱟ ᱞᱟᱠᱟ ᱯᱷᱟᱸᱠᱟ ᱯᱷᱟᱸᱠᱟ ᱫᱚ ᱱᱟᱦᱟᱜ ᱛᱚ ᱱᱩᱠᱤᱱ ᱴᱷᱮᱱ ᱠᱷᱚᱱ ᱯᱩᱭᱞᱩ ᱟᱸᱡᱚᱢᱚᱜ ᱠᱟᱱᱟ ᱱᱚᱣᱟ ᱵᱷᱟᱥᱟ ᱞᱟᱠᱟ ᱞᱟᱠᱟ ᱯᱷᱟᱸᱠᱟ ᱯᱷᱟᱸᱠᱟ ᱛᱚ ᱟᱯᱮ ᱯᱮ ᱞᱟᱹᱭ ᱫᱟᱲᱮᱭᱟᱜ ᱛᱟᱵᱚᱱᱟ ᱱᱚᱣᱟ ᱫᱚ ᱦᱟᱸᱜ ᱪᱮᱫ ᱵᱷᱟᱥᱟ ᱠᱟᱱᱟ ᱛᱚ ᱟᱯᱮ ᱱᱚᱰᱮ ᱠᱷᱚᱱ ᱴᱷᱤᱠᱟᱹᱭ ᱛᱟᱵᱚᱱ ᱯᱮ ᱢᱟᱱᱮ ᱠᱩᱲᱤᱭᱟᱜ ᱠᱩᱲᱤᱭᱟᱜ ᱤᱡᱽᱡᱚᱛ ᱢᱚᱦᱚᱛ ᱫᱚ ᱚᱠᱟᱨᱮ ᱛᱟᱦᱮᱱ ᱠᱟᱱᱟ ᱛᱮᱦᱮᱧ ᱱᱩᱱᱟᱹᱜ ᱢᱟᱨᱟᱝ ᱥᱟᱱᱛᱟᱲ ᱤᱱᱰᱟᱥᱴᱨᱤ ᱨᱮᱱ ᱟᱞᱵᱚᱢ ᱦᱤᱨᱳᱭᱤᱱ ᱦᱩᱭ ᱠᱟᱛᱮ ᱛᱮᱦᱮᱧ ᱟᱹᱠᱤᱱ ᱱᱚᱜᱼᱚ ᱱᱩᱱᱟᱹᱜ ᱵᱟᱹᱲᱤᱡ ᱦᱚᱨ ᱛᱮᱠᱤᱱ ᱛᱟᱲᱟᱢ ᱟᱠᱟᱫ ᱟᱹᱠᱤᱱ ᱛᱚ ᱱᱚᱣᱟ ᱠᱚ ᱧᱮᱞ ᱠᱟᱛᱮ ᱟᱨ ᱠᱟᱹᱴᱤᱡ ᱠᱟᱹᱴᱤᱡ ᱠᱚ ᱪᱮᱫ ᱠᱚ ᱪᱤᱠᱟᱹᱭᱟ ᱥᱮᱭᱛᱚ ᱩᱱᱠᱩ ᱦᱚᱸᱠᱚ ᱵᱷᱟᱹᱵᱤ ᱫᱟᱲᱮᱭᱟᱜ ᱜᱮᱭᱟ ᱢᱟᱱᱮ ᱱᱩᱠᱤᱱ ᱱᱚᱣᱟ ᱠᱤᱱ ᱠᱟᱹᱢᱤ ᱠᱟᱱᱟ ᱟᱵᱚ ᱵᱚᱱ ᱠᱟᱹᱢᱤ ᱞᱮᱠᱷᱟᱱ ᱚᱥᱩᱵᱤᱫᱷᱟ ᱚᱠᱟᱨᱮ ᱛᱟᱦᱮᱱ ᱠᱟᱱᱟ ᱪᱮᱫ ᱦᱚᱸ ᱵᱟᱝ ᱠᱟᱱᱟ ᱱᱚᱜᱼᱚᱭ ᱟᱱ ᱛᱟᱵᱚᱱ ᱟᱵᱚ ᱥᱚᱢᱟᱡᱽ ᱨᱮᱱᱟᱜ ᱠᱷᱮᱲᱚ ᱥᱮ ᱟᱵᱚᱣᱟᱜ ᱥᱟᱶᱛᱟ ᱨᱮᱱᱟᱜ ᱠᱷᱮᱲᱚ ᱫᱩᱱᱤᱭᱟᱹ ᱨᱮᱱᱟᱜ ᱠᱷᱮᱲᱚ ᱛᱚ ᱤᱧ ᱱᱚᱰᱮ ᱜᱤᱧ ᱢᱮᱱᱟ ᱛᱮᱦᱮᱧ ᱟᱹᱵᱤᱱ ᱡᱩᱫᱤ ᱱᱚᱣᱟ ᱵᱤᱱ ᱯᱟᱨᱴᱤ ᱟᱹᱵᱤᱱ ᱠᱤᱵᱤᱱ ᱤᱱᱡᱚᱭᱮᱫᱼᱟ ᱵᱤᱱ ᱱᱚᱣᱟ ᱟᱹᱵᱤᱱᱟᱜ ᱯᱟᱨᱥᱚᱱᱟᱞ ᱢᱮᱴᱚᱨ ᱠᱟᱱᱟ ᱢᱮᱱᱠᱷᱟᱱ ᱱᱚᱜᱼᱚ ᱱᱚᱝᱠᱟ ᱥᱳᱥᱟᱞ ᱢᱤᱰᱤᱭᱟ ᱨᱮ ᱟᱹᱜᱩ ᱠᱟᱛᱮᱫ ᱦᱚᱲ ᱵᱤᱱ ᱫᱮᱠᱷᱟᱣ ᱟᱠᱚ ᱠᱟᱱᱟ ᱥᱮ ᱦᱚᱲ ᱵᱤᱱ ᱧᱮᱞ ᱦᱚᱪᱚᱭᱮᱫ ᱠᱚᱣᱟ ᱱᱚᱣᱟ ᱫᱚ ᱟᱹᱵᱤᱱᱟᱜ ᱛᱤᱱᱟᱹᱜ ᱵᱮᱥᱚᱜ ᱠᱟᱱᱟ ᱥᱮ ᱛᱤᱱᱟᱹᱜ ᱵᱟᱹᱲᱤᱡᱚᱜ ᱠᱟᱱᱟ ᱚᱱᱟ ᱫᱚ ᱱᱟᱦᱟᱜ ᱟᱹᱵᱤᱱ ᱜᱮᱵᱤᱱ ᱵᱟᱲᱟᱭᱟ ᱟᱞᱮ ᱠᱚᱫᱚ ᱵᱟᱞᱮ ᱵᱟᱲᱟᱭᱟ ᱯᱟᱞᱮᱱ ᱛᱚ ᱟᱹᱵᱤᱱ ᱛᱮᱜᱮ ᱟᱹᱵᱤᱱ ᱩᱭᱦᱟᱹᱨᱚᱜ ᱛᱟᱵᱚᱱ ᱵᱤᱱ ᱟᱹᱵᱤᱱ ᱫᱚ ᱢᱤᱫᱴᱟᱝ ᱦᱤᱨᱳᱭᱤᱱ ᱠᱟᱱᱟ ᱵᱤᱱ ᱡᱟᱦᱟᱸ ᱥᱟᱱᱛᱟᱲ ᱤᱱᱰᱟᱥᱴᱨᱤ ᱨᱮᱱ ᱟᱞᱵᱟᱢ ᱦᱤᱨᱳᱭᱤᱱ ᱠᱟᱱᱟ ᱵᱤᱱ ᱦᱤᱨᱳᱭᱤᱱ ᱦᱩᱭ ᱠᱟᱛᱮᱫ ᱛᱮᱦᱮᱧ ᱟᱹᱵᱤᱱ ᱡᱩᱫᱤ ᱵᱷᱤᱞᱤᱭᱟᱱ ᱞᱮᱠᱟ ᱵᱤᱱ ᱠᱟᱹᱢᱤ ᱠᱟᱱᱟ ᱥᱮ ᱢᱤᱫᱴᱟᱝ ᱡᱟᱦᱟᱸᱭ ᱠᱚᱣᱟᱜ ᱤᱡᱽᱡᱚᱛ ᱢᱚᱦᱚᱛ ᱵᱟᱝ ᱛᱟᱦᱮᱱ ᱚᱱᱠᱟᱱ ᱦᱚᱲ ᱥᱚᱢᱟᱱ ᱵᱤᱱ ᱠᱟᱹᱢᱤ ᱠᱟᱛᱮᱫ ᱵᱤᱱ ᱫᱮᱠᱷᱟᱣᱮᱫ ᱟᱹᱵᱤᱱ ᱱᱚᱣᱟ ᱠᱚᱫᱚ ᱟᱹᱰᱤ ᱢᱟᱨᱟᱝ ᱵᱷᱩᱞᱩᱜ ᱠᱟᱱᱟ ᱛᱚ ᱤᱧ ᱯᱟᱦᱴᱟ ᱠᱷᱚᱱ ᱡᱚᱲᱚ ᱛᱤ ᱠᱟᱛᱮᱫ ᱤᱧ ᱱᱮᱦᱚᱨ ᱟᱹᱵᱤᱱ ᱠᱟᱱᱟ ᱢᱟᱨᱤᱭᱚᱢ ᱫᱤᱫᱤ ᱟᱨ ᱡᱟᱦᱟᱸᱭ ᱩᱨᱢᱤᱞᱟ ᱫᱤᱫᱤ ᱟᱹᱵᱤᱱ ᱱᱚᱣᱟ ᱠᱚ ᱡᱟᱦᱟᱸ ᱵᱤᱱ ᱠᱟᱹᱢᱤ ᱠᱟᱱᱟ ᱱᱚᱣᱟ ᱠᱚᱫᱚ ᱟᱹᱰᱤ ᱢᱟᱨᱟᱝ ᱵᱟᱹᱲᱤᱡ ᱵᱤᱱ ᱠᱟᱹᱢᱤ ᱠᱟᱱᱟ ᱱᱚᱣᱟ ᱠᱚᱫᱚ ᱢᱤ ᱢᱤᱫᱴᱟᱝ ᱥᱟᱶᱛᱟ ᱪᱮᱛᱟᱱ ᱨᱮ ᱤᱯᱷᱮᱠᱴ ᱦᱤᱡᱩᱜ ᱠᱟᱱᱟ ᱟᱨ ᱵᱟᱝ ᱟᱵᱚ ᱨᱮᱱ ᱠᱟᱹᱴᱤᱡ ᱠᱟᱹᱴᱤᱡ ᱠᱩᱲᱤ ᱜᱤᱫᱽᱨᱟᱹ ᱪᱮᱛᱟᱱ ᱨᱮᱦᱚᱸ ᱟᱹᱰᱤ ᱜᱟᱱ ᱤᱯᱷᱮᱠᱴ ᱦᱤᱡᱩᱜ ᱠᱟᱱᱟ ᱚᱱᱟ ᱠᱷᱟᱹᱛᱤᱨ ᱤᱧ ᱢᱟᱱᱟᱭᱮᱫ ᱵᱮᱱᱟ ᱟᱹᱵᱤᱱ ᱱᱚᱣᱟ ᱡᱟᱦᱟᱸ ᱵᱷᱤᱰᱭᱳ ᱵᱤᱱ ᱟᱯᱞᱳᱰ ᱟᱠᱟᱫ ᱱᱚᱣᱟ ᱵᱷᱤᱰᱭᱳ ᱫᱚᱵᱤᱱ ᱰᱤᱞᱤᱴ ᱠᱟᱜ ᱛᱟᱹᱵᱤᱱᱟ ᱟᱨ ᱡᱮᱢᱚᱱ ᱦᱚᱲ ᱟᱹᱵᱤᱱᱟᱜ ᱤᱫᱤ ᱠᱟᱛᱮ ᱟᱹᱵᱤᱱᱟᱜ ᱵᱟᱨᱮᱛᱮ ᱟᱹᱰᱤᱜᱟᱱ ᱦᱚᱲ ᱟᱹᱰᱤ ᱨᱚᱠᱚᱢ ᱠᱚ ᱢᱮᱱᱮᱫᱼᱟ ᱠᱚ ᱠᱷᱟᱨᱟᱯᱟᱜ ᱦᱚᱸᱠᱚ ᱢᱮᱱᱮᱫᱼᱟ ᱵᱩᱜᱤᱭᱟᱜ ᱦᱚᱸᱠᱚ ᱢᱮᱱᱮᱫᱼᱟ ᱢᱮᱱᱠᱷᱟᱱ ᱟᱹᱵᱤᱱ ᱫᱚ ᱧᱮᱞᱮᱫᱼᱟ ᱥᱮ ᱵᱟᱹᱵᱤᱱ ᱧᱮᱞᱮᱫᱼᱟ ᱱᱚᱣᱟ ᱠᱟᱛᱷᱟ ᱢᱟ ᱱᱟᱦᱟᱜ ᱵᱟᱹᱧ ᱢᱮᱱ ᱫᱟᱲᱮᱭᱟᱜ ᱠᱟᱱᱟ ᱡᱟᱦᱟᱸ ᱞᱮᱠᱟ ᱢᱟᱨᱤᱭᱚᱢ ᱫᱤᱫᱤᱭ ᱞᱟᱹᱭ ᱠᱮᱫᱼᱟ ᱢᱟᱱᱮ ᱦᱮᱸ ᱧᱮᱞ ᱟᱠᱟᱫ ᱜᱮᱭᱟᱞᱤᱧ ᱟᱹᱰᱤ ᱠᱩᱥᱤ ᱟᱹᱰᱤ ᱨᱟᱹᱥᱠᱟᱹ ᱞᱤᱧ ᱵᱩᱡᱷᱟᱹᱣ ᱟᱠᱟᱫᱼᱟ ᱛᱚ ᱱᱚᱜᱼᱚ ᱱᱚᱣᱟ ᱠᱚ ᱟᱹᱵᱤᱱᱟᱜ ᱩᱭᱦᱟᱹᱨ ᱵᱷᱟᱵᱽᱱᱟ ᱛᱟᱹᱵᱤᱱ ᱠᱟᱹᱴᱤᱡ ᱪᱩᱞᱩᱝ ᱵᱚᱫᱚᱞ ᱛᱟᱹᱵᱤᱱ ᱪᱮᱫᱟᱜ ᱥᱮ ᱟᱹᱵᱤᱱ ᱞᱮᱠᱟᱱ ᱠᱩᱲᱤ ᱜᱤᱫᱽᱨᱟᱹ ᱱᱩᱱᱟᱹᱜ ᱵᱮᱥ ᱠᱩᱲᱤ ᱜᱤᱫᱽᱨᱟᱹ ᱦᱩᱭ ᱠᱟᱛᱮ ᱡᱩᱫᱤ ᱟᱹᱵᱤᱱ ᱱᱩᱱᱟᱹᱜ ᱠᱷᱟᱨᱟᱯ ᱵᱤᱱ ᱠᱟᱹᱢᱤᱭᱟ ᱮᱱᱠᱷᱟᱱ ᱫᱚ ᱱᱟᱦᱟᱜ ᱚᱠᱚᱭ ᱦᱚᱸ ᱟᱹᱵᱤᱱ ᱫᱚ ᱵᱟᱠᱚ ᱥᱟᱨᱦᱟᱣ ᱵᱤᱱᱟ ᱪᱮᱫᱟᱜ ᱥᱮ ᱟᱹᱵᱤᱱ ᱫᱚᱠᱚ ᱧᱮᱞ ᱟᱠᱟᱫ ᱵᱤᱱᱟ ᱥᱟᱱᱛᱟᱲ ᱤᱱᱰᱟᱥᱴᱨᱤ ᱨᱮ ᱦᱤᱨᱳᱭᱤᱱ ᱠᱟᱱᱟ ᱠᱚ ᱚᱱᱟ ᱤᱫᱤ ᱠᱟᱛᱮ ᱟᱹᱵᱤᱱᱟᱜ ᱤᱡᱽᱡᱚᱛ ᱢᱚᱦᱚᱛ ᱢᱮᱱᱟᱜ ᱛᱟᱹᱵᱤᱱᱟ ᱚᱱᱟ ᱤᱫᱤ ᱠᱟᱛᱮ ᱦᱚᱲ ᱦᱚᱸ ᱟᱹᱵᱤᱱ ᱠᱚ ᱫᱩᱞᱟᱹᱲ ᱟᱹᱵᱤᱱ ᱠᱟᱱᱟ ᱥᱮ ᱠᱚ ᱜᱚᱨᱚᱵᱽ ᱢᱟᱱᱮ ᱵᱮᱥ ᱠᱚ ᱧᱟᱢ ᱵᱤᱱᱟ ᱢᱮᱱᱠᱷᱟᱱ ᱟᱨ ᱛᱮᱦᱮᱧ ᱡᱩᱫᱤ ᱟᱹᱵᱤᱱ ᱱᱚᱜᱼᱚ ᱱᱚᱣᱟ ᱠᱚᱵᱤᱱ ᱠᱟᱹᱢᱤᱭᱟ ᱱᱚᱜᱼᱚ ᱱᱚᱣᱟ ᱠᱚ ᱠᱟᱹᱢᱤ ᱠᱟᱛᱮ ᱛᱮᱦᱮᱧ ᱡᱩᱫᱤ ᱟᱵᱚ ᱥᱚᱢᱟᱡᱽ ᱛᱟᱞᱟ ᱨᱮ ᱟᱹᱵᱤᱱ ᱵᱤᱱ ᱫᱮᱠᱷᱟᱣ ᱟᱹᱵᱤᱱ ᱠᱤ ᱥᱚᱫᱚᱨ ᱟᱹᱵᱤᱱ ᱠᱷᱟᱱ ᱫᱚ ᱱᱟᱦᱟᱜ ᱟᱹᱵᱤᱱ ᱫᱚ ᱟᱹᱰᱤ ᱢᱟᱨᱟᱝ ᱟᱹᱰᱤ ᱵᱟᱹᱲᱤᱡ ᱠᱚ ᱵᱩᱡᱷᱟᱹᱣ ᱵᱤᱱᱟ ᱟᱹᱰᱤ ᱵᱟᱹᱲᱤᱡ ᱢᱟᱱᱮ ᱟᱹᱰᱤ ᱵᱟᱹᱲᱤᱡ ᱠᱚ ᱵᱩᱡᱷᱟᱹᱣ ᱵᱮᱱᱟ ᱛᱚ ᱵᱚᱭᱦᱟ ᱠᱚ ᱤᱧᱟᱹᱜ ᱳᱯᱤᱱᱤᱭᱚᱱ ᱛᱮ ᱡᱟᱦᱟᱸ ᱞᱮᱠᱟᱧ ᱞᱟᱹᱭ ᱠᱮᱜᱼᱟ ᱱᱚᱣᱟ ᱠᱚᱫᱚ ᱛᱤᱱᱟᱹᱜ ᱠᱷᱟᱨᱟᱯᱟ ᱥᱮ ᱛᱤᱱᱟᱹᱜ ᱵᱮᱥᱟ ᱚᱱᱟ ᱫᱚ ᱦᱟᱸᱜ ᱟᱯᱮ ᱜᱮᱯᱮ ᱵᱤᱪᱟᱹᱨ ᱫᱟᱲᱮᱭᱟᱜ ᱛᱟᱵᱚᱱᱟ ᱱᱚᱣᱟ ᱵᱷᱤᱰᱭᱳ ᱧᱮᱞ ᱠᱟᱛᱮ ᱪᱮᱫ ᱞᱮᱠᱟ ᱯᱮ ᱵᱩᱡᱷᱟᱹᱣ ᱠᱮᱫ ᱛᱟᱵᱚᱱᱟ ᱱᱤᱦᱟᱹᱛ ᱠᱚᱢᱮᱱᱴ ᱠᱟᱛᱮ ᱯᱮ ᱞᱟᱹᱭᱟᱹᱧ ᱛᱟᱵᱚᱱᱟ ᱟᱨ ᱡᱩᱫᱤ ᱱᱚᱣᱟ ᱵᱷᱤᱰᱭᱳ ᱠᱚᱨᱮ ᱡᱩᱫᱤ ᱡᱟᱦᱟᱱᱟᱜ ᱠᱚ ᱵᱟᱹᱲᱛᱤᱧ ᱞᱟᱹᱭ ᱟᱠᱟᱫ ᱠᱷᱟᱱ ᱢᱟᱱᱮ ᱵᱟᱹᱲᱛᱤᱧ ᱞᱟᱹᱭ ᱟᱠᱟᱫ ᱠᱷᱟᱱ ᱱᱤᱦᱟᱹᱛ ᱯᱮ ᱤᱠᱟᱹ ᱠᱟᱹᱧᱟ ᱛᱚ ᱤᱧᱟᱹᱜ ᱟᱸᱥ ᱟᱯᱮ ᱴᱷᱮᱱ ᱛᱟᱦᱮᱱ ᱠᱟᱱᱟ ᱱᱤᱦᱟᱹᱛ ᱟᱯᱮ ᱱᱚᱣᱟ ᱵᱷᱤᱰᱭᱳ ᱯᱮ ᱠᱩᱥᱤᱭᱟᱜ ᱛᱤᱧᱟ ᱟᱨ ᱞᱟᱭᱤᱠ ᱥᱮᱭᱟᱨ ᱱᱤᱦᱟᱹᱛ ᱯᱮ ᱫᱚᱦᱚᱭᱟ ᱟᱨ ᱯᱮ ᱠᱚᱢᱮᱱᱴᱟ ᱢᱟ ᱛᱚᱵᱮ ᱱᱚᱣᱟ ᱵᱷᱤᱰᱭᱳ ᱫᱚ ᱦᱟᱸᱜ ᱱᱮᱰᱮ ᱜᱤᱧ ᱢᱩᱪᱟᱹᱫ ᱠᱟᱜ ᱠᱟᱱ ᱛᱟᱵᱚᱱᱟ ᱥᱟᱱᱟᱢ ᱠᱚ ᱢᱩᱪᱟᱹᱫ ᱨᱮ ᱤᱧ ᱯᱟᱦᱴᱟ ᱠᱷᱚᱱ ᱜᱚᱰ ᱟᱨ ᱡᱚᱦᱟᱨ